ᱜᱩᱰ ᱢᱚᱨᱱᱤᱝ ᱮᱵᱷᱨᱤᱣᱟᱱ ᱛᱚ ᱱᱤᱛᱚᱜ ᱫᱚ ᱥᱴᱟᱨᱴ ᱦᱩᱭ ᱟᱠᱟᱱ ᱛᱟᱵᱚᱱᱟ ᱚᱞᱚᱜ ᱟᱨ ᱟᱹᱰᱤ ᱫᱤᱱ ᱯᱚᱨᱮ ᱱᱟᱦᱟᱜ ᱛᱮᱦᱮᱧ ᱱᱟᱦᱟᱜ ᱥᱴᱟᱰᱤ ᱵᱞᱚᱜ ᱞᱮᱠᱟᱧ ᱥᱴᱟᱨᱴ ᱮᱫ ᱛᱟᱵᱚᱱᱟ ᱯᱷᱟᱥᱴ ᱤᱧᱟᱹᱜ ᱠᱟᱹᱢᱤ ᱡᱟᱦᱟᱱᱟᱜ ᱚᱞᱚᱜ ᱠᱷᱚᱱᱟᱜ ᱤᱧ ᱮᱦᱚᱵᱮᱜᱼᱟ ᱟᱨ ᱩᱱᱟᱹᱜ ᱫᱤᱱ ᱦᱚᱧ ᱞᱟᱹᱭ ᱟᱠᱟᱫ ᱛᱟᱵᱚᱱᱟ ᱠᱤ ᱦᱟᱣᱩᱥ ᱣᱟᱭᱤᱯᱷ ᱫᱚ ᱥᱮᱛᱟᱜ ᱨᱮ ᱡᱩᱫᱤ ᱟᱢ ᱞᱟᱹᱜᱤᱫ ᱴᱟᱭᱤᱢᱮᱢ ᱩᱰᱩᱠ ᱫᱟᱲᱮᱭᱟᱜ ᱠᱷᱟᱱ ᱫᱚ ᱩᱰᱩᱠ ᱮᱱᱟ ᱟᱨ ᱵᱟᱝᱠᱷᱟᱱ ᱫᱚ ᱫᱤᱱᱟᱹᱥᱟᱨᱟ ᱨᱮᱫᱚ ᱵᱟᱢ ᱩᱰᱩᱠ ᱫᱟᱲᱮᱭᱟᱜᱼᱟ ᱛᱚ ᱛᱮᱦᱮᱧ ᱫᱚ ᱱᱟᱦᱟᱜ ᱯᱟᱲᱦᱟᱣ ᱠᱮᱜ ᱟᱹᱧ ᱛᱚ ᱫᱤᱱᱟᱹ ᱥᱟᱨᱟ ᱯᱩᱨᱟᱹ ᱨᱤᱞᱮᱠᱥ ᱨᱮᱱᱟᱜ ᱤᱧ ᱛᱟᱦᱮᱱᱟ ᱡᱮ ᱤᱧ ᱞᱟᱹᱜᱤᱫ ᱤᱧᱟᱹᱜ ᱴᱟᱭᱤᱢ ᱤᱧ ᱩᱰᱩᱠ ᱫᱟᱲᱮ ᱠᱟᱜᱼᱟ ᱟᱨ ᱮᱠᱡᱟᱢ ᱦᱚᱸ ᱥᱮᱴᱮᱨᱮᱱ ᱛᱟᱵᱚᱱᱟ ᱥᱳᱞᱳ ᱛᱟᱹᱨᱤᱠᱷ ᱠᱷᱚᱱ ᱛᱮᱦᱮᱧ ᱦᱩᱭᱩᱜ ᱠᱟᱱᱟ ᱪᱳᱫᱫᱳ ᱛᱚ ᱠᱷᱟᱹᱞᱤ ᱜᱟᱯᱟ ᱨᱮᱱᱟᱜ ᱜᱮᱯᱥ ᱠᱟᱱᱟ ᱢᱮᱭᱟᱝ ᱠᱷᱟᱱ ᱜᱮ ᱦᱟᱸᱜ ᱮᱠᱡᱟᱢ ᱮᱢ ᱵᱚᱱ ᱩᱴᱷᱟᱹᱜ ᱟᱵᱚᱱ ᱟᱨ ᱦᱟᱣᱩᱥ ᱚᱣᱟᱭᱤᱯᱷ ᱦᱤᱥᱟᱹᱵ ᱛᱮᱫᱚ ᱚᱞᱚᱜ ᱯᱟᱲᱦᱟᱣ ᱫᱚ ᱠᱟᱹᱡ ᱪᱩᱞᱩᱝ ᱢᱩᱥᱠᱤᱞ ᱠᱟᱹᱢᱤ ᱠᱟᱱ ᱜᱮᱭᱟ ᱪᱮᱫᱟᱜ ᱥᱮ ᱟᱵᱚᱣᱟᱜ ᱴᱟᱭᱤᱢ ᱟᱹᱰᱤᱜᱟᱱ ᱡᱟᱭᱜᱟ ᱨᱮ ᱰᱤᱵᱷᱟᱭᱤᱰ ᱠᱚᱜᱼᱟ ᱦᱟᱣᱩᱥ ᱦᱳᱞᱰ ᱚᱣᱟᱨᱠ ᱱᱟᱛᱮ ᱜᱤᱫᱽᱨᱟᱹ ᱥᱟᱶᱛᱮ ᱱᱤᱡᱮᱨᱟᱜ ᱦᱚᱸ ᱟᱹᱰᱤᱜᱟᱱ ᱠᱟᱹᱢᱤ ᱛᱟᱦᱮᱸ ᱠᱚᱜᱼᱟ ᱥᱟᱶᱛᱮ ᱚᱲᱟᱜ ᱨᱮᱱᱟᱜ ᱦᱚᱸ ᱟᱹᱰᱤᱜᱟᱱ ᱠᱟᱹᱢᱤ ᱛᱟᱦᱮᱸ ᱠᱚᱜᱼᱟ ᱚᱱᱟ ᱠᱷᱟᱹᱛᱤᱨ ᱟᱨ ᱵᱤᱴᱤ ᱫᱚ ᱢᱟᱱᱮ ᱥᱮᱛᱟᱜ ᱥᱮᱛᱟᱜ ᱨᱮ ᱤᱧ ᱦᱟᱱᱛᱮ ᱡᱚᱡᱚᱜ ᱤᱧ ᱪᱟᱞᱟᱣ ᱮᱱᱟ ᱟᱨ ᱩᱱᱤᱧ ᱵᱮᱨᱮᱫ ᱠᱟᱛᱮᱫ ᱚᱞ ᱤᱧ ᱮᱢᱟᱫᱮ ᱛᱟᱦᱮᱸᱫ ᱛᱳ ᱨᱮᱭᱟᱲ ᱠᱟᱱ ᱠᱷᱟᱹᱛᱤᱨ ᱧᱮᱞᱮ ᱠᱟᱱᱟᱯᱮ ᱚᱞ ᱫᱚ ᱵᱟᱭ ᱚᱞᱮᱜᱼᱟ ᱟᱨ ᱵᱚᱲᱮ ᱛᱮ ᱵᱮᱨᱮᱫ ᱵᱟᱲᱟ ᱠᱟᱛᱮᱫ ᱛᱤᱧ ᱢᱮᱱᱮᱫ ᱟᱹᱧ ᱦᱟᱯᱮᱧ ᱵᱨᱚᱥ ᱟᱹᱜᱩ ᱦᱚᱪᱚ ᱠᱟᱭ ᱜᱮ ᱨᱟᱵᱟᱝ ᱫᱤᱱ ᱠᱟᱱᱟ ᱥᱮ ᱟᱡ ᱛᱮ ᱵᱨᱚᱥᱚᱜ ᱦᱚᱸ ᱤᱱᱴᱟᱨᱮᱥᱴ ᱵᱟᱭ ᱦᱟᱛᱟᱣ ᱮᱫᱼᱟ ᱛᱚ ᱱᱚᱝᱠᱟ ᱡᱩᱫᱤ ᱵᱟᱦᱨᱮ ᱥᱮᱱ ᱮᱢ ᱤᱫᱤᱭᱮ ᱠᱷᱟᱱ ᱫᱚ ᱟᱫᱚ ᱵᱨᱚᱥᱚᱜ ᱜᱮᱭᱟᱭ ᱛᱚ ᱚᱱᱟ ᱪᱤᱠᱟᱹ ᱵᱟᱦᱨᱮ ᱥᱮᱱᱤᱧ ᱤᱫᱤᱭᱮ ᱠᱟᱱᱟ ᱟᱨ ᱡᱟᱦᱟᱸ ᱛᱤᱱᱟᱹᱜ ᱜᱮ ᱦᱟᱣᱩᱥ ᱚᱣᱟᱭᱤᱯᱷ ᱠᱚ ᱢᱮᱱᱟᱜ ᱯᱮᱭᱟ ᱢᱟᱱᱮ ᱱᱤᱛᱚᱜ ᱱᱤᱭᱩ ᱜᱮ ᱢᱮᱨᱮᱡᱽ ᱮᱫᱼᱟ ᱯᱮ ᱛᱚ ᱢᱤᱫᱴᱟᱝ ᱠᱟᱛᱷᱟ ᱫᱷᱮᱭᱟᱱ ᱨᱮ ᱫᱚᱦᱚ ᱠᱟᱜ ᱯᱮ ᱡᱩᱫᱤ ᱟᱯᱮ ᱠᱮᱨᱤᱭᱚᱨ ᱵᱮᱱᱟᱣ ᱥᱟᱱᱟᱭᱮᱫ ᱯᱮ ᱠᱷᱟᱱ ᱫᱚ ᱵᱮᱵᱤ ᱫᱚ ᱟᱞᱚᱯᱮ ᱯᱞᱮᱱ ᱦᱟᱛᱟᱲ ᱠᱚᱣᱟ ᱪᱮᱫᱟᱜ ᱥᱮ ᱱᱤᱝᱠᱟᱹ ᱛᱮᱦᱚᱸ ᱢᱮᱨᱮᱡᱽ ᱯᱚᱨᱮ ᱫᱚ ᱦᱟᱣᱩᱥ ᱦᱳᱞᱰ ᱚᱣᱟᱨᱠ ᱠᱚᱨᱮ ᱟᱵᱚᱣᱟᱜ ᱴᱟᱭᱤᱢ ᱟᱹᱰᱤᱜᱟᱱ ᱰᱤᱵᱷᱟᱭᱤᱰᱚᱜᱼᱟ ᱟᱨ ᱡᱩᱫᱤ ᱵᱮᱵᱤ ᱠᱚᱣᱟᱯᱮ ᱤᱱᱟᱹ ᱠᱷᱟᱱ ᱫᱚ ᱚᱱᱛᱮ ᱨᱮ ᱟᱨᱦᱚᱸ ᱴᱟᱭᱤᱢ ᱟᱹᱰᱤᱜᱟᱱ ᱦᱟᱹᱴᱤᱧᱚᱜ ᱛᱟᱯᱮᱭᱟ ᱟᱨ ᱢᱤᱫᱴᱟᱝ ᱨᱮᱥᱯᱚᱱᱥᱤᱵᱤᱞᱤᱴᱤ ᱠᱟᱱᱟ ᱚᱱᱟᱫᱚ ᱟᱨ ᱡᱮᱛᱮ ᱵᱟᱲᱮ ᱵᱮᱵᱤ ᱠᱚ ᱦᱤᱡᱩᱜ ᱟᱠᱚ ᱩᱱᱟᱹᱜ ᱥᱚᱢᱚᱭ ᱫᱚ ᱢᱟᱱᱮ ᱡᱷᱚᱛᱚ ᱯᱷᱳᱠᱚᱥ ᱚᱱᱛᱮ ᱪᱟᱞᱟᱜᱼᱟ ᱵᱟᱢ ᱪᱟᱦᱟᱣ ᱨᱮᱦᱚᱸ ᱯᱷᱳᱠᱚᱥ ᱦᱩᱭᱟᱢ ᱜᱮᱭᱟ ᱪᱮᱫᱟᱜ ᱥᱮ ᱚᱱᱟ ᱟᱢᱟᱜ ᱨᱮᱥᱯᱚᱱᱥᱤᱵᱤᱞᱤᱴᱤ ᱠᱟᱱᱟ ᱟᱨ ᱯᱟᱲᱦᱟᱣ ᱫᱚ ᱚᱱᱟ ᱫᱚ ᱢᱟᱱᱮ ᱟᱢᱟᱜ ᱤᱪᱪᱷᱟ ᱪᱮᱛᱟᱱ ᱨᱮ ᱰᱤᱯᱮᱱᱰ ᱟᱭ ᱟᱢ ᱯᱟᱲᱦᱟᱜ ᱟᱢ ᱥᱮ ᱵᱟᱝᱟ ᱠᱤᱱᱛᱩ ᱢᱮᱨᱮᱡᱽ ᱯᱚᱨᱮ ᱵᱮᱵᱤ ᱡᱟᱹᱛ ᱫᱚ ᱟᱢᱟᱜ ᱜᱮ ᱨᱮᱥᱯᱚᱱᱥᱤᱵᱤᱞᱤᱴᱤ ᱠᱟᱱᱟ ᱟᱢᱤᱡ ᱜᱤᱫᱽᱨᱟᱹ ᱠᱟᱱᱟᱭ ᱢᱟᱱᱮ ᱟᱢᱟᱜ ᱫᱟᱭᱤᱛᱛᱚ ᱠᱟᱱᱟ ᱛᱚ ᱚᱱᱠᱟᱱ ᱠᱟᱛᱷᱟ ᱠᱟᱱᱟ ᱚᱴᱳᱢᱮᱴᱤᱠᱟᱞᱤ ᱴᱟᱭᱤᱢ ᱛᱟᱯᱮ ᱦᱟᱹᱴᱤᱧᱚᱜᱼᱟ ᱟᱨ ᱡᱩᱫᱤ ᱠᱮᱨᱤᱭᱚᱨ ᱵᱮᱱᱟᱣ ᱥᱟᱱᱟᱭᱮᱫ ᱯᱮᱭᱟ ᱥᱮ ᱠᱮᱨᱤᱭᱚᱨ ᱢᱤᱫᱴᱟᱱ ᱱᱚᱝᱠᱟᱱ ᱡᱤᱱᱤᱥ ᱠᱟᱱᱟ ᱚᱱᱟᱨᱮ ᱡᱩᱫᱤ ᱯᱷᱳᱠᱚᱥ ᱟᱢ ᱦᱟᱱᱰᱨᱮᱰ ᱯᱟᱨᱥᱮᱱᱴ ᱵᱟᱢ ᱮᱢᱟ ᱥᱟᱠᱥᱮᱥ ᱵᱟᱢ ᱧᱟᱢ ᱫᱟᱲᱮᱭᱟᱜᱼᱟ ᱛᱚ ᱚᱱᱟ ᱦᱤᱥᱟᱹᱵᱽ ᱛᱮ ᱡᱟᱦᱟᱸᱭ ᱠᱚ ᱡᱩᱫᱤ ᱱᱤᱭᱩ ᱯᱮ ᱢᱮᱨᱮᱡᱽ ᱮᱫ ᱠᱷᱟᱱ ᱫᱚ ᱵᱮᱵᱤ ᱫᱚ ᱟᱞᱚᱯᱮ ᱵᱮᱵᱤ ᱦᱟᱛᱟᱲ ᱠᱚᱣᱟ ᱢᱟᱱᱮ ᱟᱯᱮᱭᱟᱜ ᱠᱮᱨᱤᱭᱟᱨ ᱢᱟᱲᱟᱝ ᱧᱮᱞ ᱞᱮᱯᱮ ᱟᱯᱮᱭᱟᱜ ᱠᱮᱨᱤᱭᱟᱨ ᱢᱟᱲᱟᱝ ᱥᱟᱢᱵᱽᱲᱟᱣ ᱞᱮᱯᱮ ᱤᱧ ᱱᱤᱛᱚᱜ ᱵᱟᱹᱧ ᱪᱟᱦᱟᱣᱮᱫ ᱨᱮᱦᱚᱸ ᱥᱩᱫᱽᱫᱷᱟᱹ ᱢᱟᱱᱮ ᱤᱧᱟᱹᱜ ᱴᱟᱭᱤᱢ ᱦᱟᱹᱴᱤᱧ ᱪᱟᱵᱟᱭᱮᱫ ᱤᱧ ᱦᱟᱱᱛᱮ ᱱᱟᱛᱮ ᱪᱟᱵᱟᱜ ᱠᱟᱱ ᱛᱤᱧᱟᱹ ᱤᱧ ᱱᱤᱡᱚᱨ ᱞᱟᱹᱜᱤᱫ ᱛᱮ ᱱᱤᱡᱚᱨ ᱠᱮᱨᱤᱭᱟᱨ ᱞᱟᱹᱜᱤᱫ ᱡᱟᱦᱟᱸ ᱠᱩᱠᱢᱩᱧ ᱧᱮᱞ ᱟᱠᱟᱫ ᱚᱱᱟ ᱯᱩᱨᱟᱹᱣ ᱞᱟᱹᱜᱤᱫ ᱛᱮ ᱥᱚᱢᱚᱭ ᱵᱟᱹᱧ ᱩᱰᱩᱠ ᱫᱟᱲᱮᱭᱟᱜ ᱠᱟᱱᱟ ᱛᱚ ᱚᱱᱟ ᱦᱤᱥᱟᱹᱵᱽ ᱛᱮ ᱱᱤᱡᱚᱨᱟᱜ ᱯᱟᱨᱥᱚᱱᱟᱞ ᱮᱠᱥᱯᱮᱨᱤᱭᱮᱱᱥ ᱜᱮ ᱟᱯᱮ ᱥᱟᱞᱟᱜ ᱤᱧ ᱥᱮᱭᱟᱨᱮᱜᱼᱟ ᱛᱚ ᱱᱚᱰᱮ ᱤᱧ ᱱᱤᱡᱮᱨ ᱥᱴᱚᱰᱤ ᱞᱟᱹᱜᱤᱫ ᱦᱚᱸ ᱵᱮᱥᱛᱮ ᱴᱟᱭᱤᱢ ᱵᱟᱹᱧ ᱮᱢ ᱫᱟᱲᱮᱭᱟᱜ ᱠᱟᱱᱟ ᱥᱮ ᱱᱤᱡᱮᱨ ᱵᱮᱵᱤ ᱦᱚᱸ ᱵᱮᱥᱛᱮ ᱵᱟᱹᱧ ᱮᱢ ᱫᱟᱲᱮᱭᱟᱭ ᱠᱟᱱᱟ ᱴᱟᱭᱤᱢ ᱤᱧ ᱱᱤᱡᱮᱧ ᱨᱤᱭᱮᱞᱟᱭᱤᱡᱟ ᱚᱱᱟ ᱠᱤ ᱜᱤᱫᱽᱨᱟᱹ ᱦᱚᱲ ᱦᱤᱥᱟᱹᱵ ᱛᱮ ᱢᱤᱢᱤᱫ ᱡᱚᱠᱷᱟ ᱩᱱᱤ ᱟᱞᱟᱫ ᱫᱩᱞᱟᱹᱲ ᱥᱚᱠᱛᱚᱭ ᱠᱷᱚᱡᱚᱜ ᱟᱭ ᱟᱨ ᱤᱧ ᱢᱟ ᱟᱨᱦᱚᱸ ᱮᱠᱥᱴᱨᱟ ᱯᱨᱮᱥᱚᱨ ᱦᱟᱛᱟᱣ ᱛᱤᱧ ᱫᱚᱦᱚ ᱟᱠᱟᱫᱼᱟ ᱠᱤ ᱤᱭᱩᱴᱩᱵᱟᱨ ᱦᱚᱸ ᱯᱷᱟᱭᱱᱮᱱᱥᱤᱭᱟᱞᱤ ᱠᱚᱱᱰᱤᱥᱚᱱ ᱤᱫᱤᱭᱟᱛᱮ ᱤᱧᱟᱹᱜ ᱧᱮᱞ ᱟᱛᱮ ᱛᱚ ᱢᱤᱢᱤᱫ ᱡᱚᱠᱷᱟ ᱢᱟᱱᱮ ᱟᱹᱰᱤ ᱮᱫᱽᱨᱮ ᱵᱩᱡᱷᱟᱹᱜᱼᱟ ᱠᱤ ᱤᱧ ᱴᱷᱤᱠ ᱴᱟᱭᱤᱢ ᱨᱮ ᱴᱷᱤᱠ ᱰᱤᱥᱤᱥᱚᱱ ᱠᱚ ᱵᱟᱹᱧ ᱦᱟᱛᱟᱣ ᱫᱟᱲᱮ ᱟᱠᱟᱫ ᱠᱷᱟᱹᱛᱤᱨ ᱛᱮ ᱱᱤᱛᱚᱜ ᱢᱟᱱᱮ ᱥᱚᱯᱷᱚᱨ ᱦᱩᱭᱟᱹᱧ ᱠᱟᱱᱟ ᱛᱚ ᱪᱮᱫ ᱦᱚᱸ ᱵᱟᱝ ᱠᱟᱱᱟ ᱠᱩᱠᱢᱩ ᱵᱚᱱ ᱧᱮᱞ ᱟᱠᱟᱫᱼᱟ ᱢᱟᱱᱮ ᱵᱟᱹᱭ ᱵᱟᱹᱭ ᱛᱮ ᱨᱮᱦᱚᱸ ᱢᱟᱲᱟᱝ ᱥᱮᱱ ᱵᱚᱱ ᱞᱟᱦᱟᱜ ᱟᱵᱚᱱ ᱡᱚᱛᱚᱱᱟᱜ ᱥᱟᱶᱛᱮ ᱤᱫᱤᱭᱟᱛᱮ ᱢᱟᱲᱟᱝ ᱥᱮᱱ ᱞᱟᱦᱟ ᱦᱩᱭᱩᱜᱼᱟ ᱛᱚ ᱚᱱᱟ ᱦᱤᱥᱟᱹᱵ ᱛᱮ ᱪᱷᱩᱴᱟᱹᱣ ᱦᱩᱭ ᱟᱠᱟᱱ ᱜᱮᱭᱟ ᱟᱨ ᱦᱚᱲ ᱡᱩᱫᱤ ᱥᱚᱦᱮ ᱥᱯᱤᱰ ᱛᱮᱠᱚ ᱪᱟᱞᱟᱜᱼᱟ ᱟᱵᱚ ᱫᱚᱥ ᱵᱤᱥ ᱤᱥᱯᱤᱰ ᱛᱮ ᱨᱮᱦᱚᱸ ᱵᱚᱱ ᱪᱟᱞᱟᱜ ᱟᱵᱚᱱ ᱦᱚᱲ ᱡᱩᱫᱤ ᱢᱤᱫ ᱥᱮᱨᱢᱟ ᱨᱮᱠᱚ ᱥᱟᱠᱥᱮᱥᱚᱜᱼᱟ ᱟᱵᱚ ᱛᱤᱱ ᱪᱟᱨ ᱵᱚᱨᱥᱚ ᱦᱩᱭ ᱦᱚᱪᱚᱱᱤᱡ ᱮᱱᱛᱮ ᱨᱮᱦᱚᱸ ᱥᱟᱠᱥᱮᱥ ᱞᱟᱹᱜᱤᱫ ᱵᱚᱱ ᱪᱮᱥᱴᱟᱭᱟᱵᱚᱱ ᱟᱨ ᱦᱚᱸ ᱫᱤᱱᱩᱠᱚ ᱯᱚᱱᱨᱚ ᱢᱤᱱᱤᱴ ᱴᱟᱭᱤᱢ ᱱᱤᱡᱮ ᱞᱟᱹᱜᱤᱫ ᱩᱰᱩᱠ ᱨᱮᱦᱚᱸ ᱟᱹᱰᱤ ᱢᱟᱨᱟᱝ ᱡᱤᱱᱤᱥ ᱠᱟᱱᱟ ᱪᱮᱫᱟᱜ ᱥᱮ ᱢᱤᱢᱤᱫᱴᱟᱝ ᱦᱚᱲ ᱱᱚᱝᱠᱟ ᱦᱚᱸ ᱢᱮᱱᱟᱜ ᱠᱚᱣᱟ ᱠᱤ ᱱᱤᱡᱮᱨ ᱞᱟᱹᱜᱤᱫ ᱫᱚ ᱤᱱᱟᱹ ᱫᱚᱥ ᱵᱤᱥ ᱢᱤᱱᱤᱴ ᱦᱚᱸ ᱵᱟᱠᱚ ᱩᱰᱩᱠ ᱫᱟᱲᱮᱭᱟᱜ ᱠᱟᱱᱟ ᱠᱚ ᱛᱚ ᱦᱳᱲᱳ ᱞᱮ ᱟᱹᱜᱩ ᱟᱠᱟᱫ ᱠᱷᱟᱹᱛᱤᱨ ᱛᱮᱦᱮᱧ ᱫᱚ ᱦᱟᱸᱜ ᱦᱳᱲᱳ ᱠᱚ ᱚᱱᱟ ᱠᱚ ᱢᱟᱱᱮ ᱜᱟᱫᱟ ᱠᱟᱜ ᱠᱟᱱᱟᱞᱮ ᱪᱮᱫᱟᱜ ᱥᱮ ᱜᱮᱴ ᱥᱮᱱ ᱨᱮᱜᱮ ᱩᱵ ᱦᱚᱴᱚ ᱞᱮᱫ ᱛᱟᱦᱮᱱ ᱴᱨᱟᱠᱴᱚᱨ ᱛᱚ ᱵᱟᱵᱟᱭ ᱞᱟᱹᱭ ᱟᱹᱞᱤᱧ ᱠᱟᱱᱟᱭ ᱪᱮᱫ ᱞᱮᱠᱟ ᱠᱚ ᱜᱟᱫᱟᱭᱟᱠᱚ ᱢᱮᱱᱛᱮ ᱪᱮᱫᱟᱜ ᱥᱮ ᱱᱚᱣᱟ ᱠᱟᱹᱢᱤ ᱠᱚᱨᱮ ᱫᱚ ᱟᱹᱞᱤᱧ ᱫᱚ ᱱᱟᱣᱟ ᱜᱮᱭᱟᱞᱤᱧ ᱱᱟᱦᱟᱜ ᱵᱟᱱᱟ ᱦᱚᱲ ᱜᱮ ᱛᱚ ᱵᱟᱵᱟᱭ ᱜᱟᱭᱤᱰᱮᱫ ᱞᱤᱧᱟᱹᱭ ᱠᱤ ᱪᱮᱫ ᱞᱮᱠᱟ ᱠᱚ ᱜᱟᱫᱟᱭᱟ ᱠᱷᱟᱱ ᱵᱟᱝ ᱵᱷᱚᱥᱠᱚᱡᱚᱜᱼᱟ ᱠᱤ ᱪᱮᱫ ᱞᱮᱠᱟ ᱜᱟᱫᱟ ᱞᱮᱠᱷᱟᱱ ᱫᱚ ᱵᱮᱥ ᱛᱮ ᱱᱟᱦᱟᱜ ᱥᱟᱦᱚᱵ ᱪᱟᱵᱟᱜᱼᱟ ᱟᱨ ᱦᱚᱸ ᱱᱟᱣᱟ ᱱᱟᱣᱟ ᱠᱟᱹᱢᱤ ᱨᱮ ᱟᱬᱜᱚ ᱦᱩᱭ ᱟᱠᱟᱱ ᱨᱮᱦᱚᱸ ᱪᱷᱩᱴᱟᱹᱣ ᱞᱮᱱᱠᱷᱟᱱ ᱫᱚ ᱪᱮᱫᱚᱜᱚᱜ ᱜᱮᱭᱟ ᱛᱚ ᱱᱚᱸᱰᱮ ᱱᱟᱦᱟᱜ ᱮ ᱪᱷᱩᱴᱟᱹᱣ ᱠᱟᱱᱟᱭ ᱦᱚᱵᱤ ᱟᱨ ᱤᱧ ᱦᱟᱱᱛᱮ ᱠᱷᱚᱱᱟᱜ ᱟᱹᱜᱩ ᱡᱟᱣᱨᱟ ᱟᱭ ᱠᱟᱹᱱᱟᱹᱧ ᱵᱩᱥᱩᱵ ᱟᱨ ᱚᱠᱟᱨᱮ ᱵᱟᱹᱞᱤᱧ ᱧᱟᱢᱮᱜᱼᱟ ᱵᱟᱵᱟ ᱚᱸᱰᱮ ᱠᱚᱨᱮᱠᱴ ᱠᱟᱜ ᱠᱟᱱ ᱛᱟᱹᱞᱤᱧᱟ ᱢᱟᱱᱮ ᱱᱚᱣᱟ ᱫᱚ ᱠᱟᱹᱡ ᱴᱷᱚᱠᱟᱣ ᱠᱷᱟᱹᱲ ᱵᱤᱱ ᱵᱟᱠᱷᱟᱱ ᱱᱚᱣᱟ ᱫᱚ ᱠᱟᱹᱡ ᱵᱷᱤᱛᱤᱨ ᱧᱚᱜᱽ ᱵᱤᱱ ᱜᱮᱞᱮ ᱱᱚᱝᱠᱟ ᱫᱚᱦᱚᱭ ᱵᱤᱱ ᱵᱟᱠᱷᱟᱱ ᱵᱟᱦᱨᱮ ᱥᱮᱱ ᱩᱰᱩᱠᱚᱜ ᱠᱟᱱᱟ ᱚᱱᱠᱟ ᱛᱚ ᱱᱚᱛᱮ ᱱᱚᱣᱟ ᱠᱟᱹᱢᱤ ᱠᱚ ᱪᱟᱵᱟ ᱵᱟᱲᱟ ᱠᱟᱛᱮᱫ ᱦᱟᱸᱜ ᱛᱟᱨᱯᱚᱨᱮ ᱚᱲᱟᱜ ᱥᱮᱫᱟᱜ ᱠᱟᱹᱢᱤ ᱠᱚ ᱧᱮᱞ ᱦᱩᱭᱩᱜᱼᱟ ᱛᱚ ᱢᱟᱱᱮ ᱵᱟᱱᱟ ᱦᱚᱲ ᱜᱮ ᱱᱟᱦᱟᱜ ᱞᱟᱹᱭ ᱞᱮᱠᱷᱟᱱ ᱫᱚ ᱯᱷᱟᱭᱱᱮᱱᱥᱤᱭᱟᱞᱤ ᱫᱚ ᱱᱟᱦᱟᱜ ᱟᱹᱣᱨᱤ ᱞᱤᱧ ᱤᱱᱰᱤᱯᱮᱱᱰᱮᱱᱴᱚᱜᱼᱟ ᱚᱱᱟ ᱠᱷᱟᱹᱛᱤᱨ ᱦᱟᱥᱵᱮᱱᱰ ᱮ ᱢᱮᱱᱮᱫ ᱟᱭ ᱠᱤ ᱪᱚᱞᱚ ᱵᱟᱱᱟ ᱦᱚᱲ ᱢᱟ ᱵᱟᱞᱟᱝ ᱥᱟᱠᱥᱮᱥ ᱫᱟᱲᱮᱭᱟᱜᱼᱟ ᱢᱤᱫ ᱦᱚᱲ ᱨᱮᱦᱚᱸ ᱡᱟᱦᱟᱸᱭ ᱨᱮᱦᱚᱸ ᱞᱟᱝ ᱥᱮᱴᱮᱞᱚᱜ ᱢᱟ ᱟᱨ ᱟᱢ ᱨᱮᱦᱚᱸ ᱯᱟᱲᱦᱟᱜ ᱛᱟᱞᱟᱝ ᱢᱮ ᱪᱮᱫᱟᱜ ᱥᱮ ᱮᱡᱽ ᱠᱨᱟᱭᱴᱮᱨᱤᱭᱟ ᱡᱩᱫᱤ ᱧᱮᱞ ᱞᱮᱠᱷᱟᱱ ᱫᱚ ᱟᱢᱟᱜ ᱫᱚ ᱱᱤᱛᱚᱜ ᱫᱚ ᱢᱮᱱᱟᱜ ᱜᱮᱭᱟ ᱴᱟᱭᱤᱢ ᱤᱧᱟᱹᱜ ᱫᱚ ᱢᱟᱱᱮ ᱠᱚᱢ ᱜᱮᱭᱟ ᱵᱟᱹᱪᱩᱜ ᱟᱱᱟ ᱪᱟᱱᱥ ᱞᱮᱠᱟ ᱛᱚ ᱟᱢᱜᱮ ᱪᱷᱩᱴᱟᱹᱜ ᱢᱮ ᱟᱨ ᱚᱱᱟ ᱦᱤᱥᱟᱹᱵ ᱛᱮ ᱱᱟᱦᱟᱜ ᱞᱤᱧ ᱪᱷᱩᱴᱟᱹᱣ ᱟᱠᱟᱱᱟ ᱟᱹᱞᱤᱧ ᱵᱟᱨ ᱦᱚᱲ ᱠᱷᱚᱱᱟᱜ ᱢᱤᱫ ᱦᱚᱲ ᱱᱟᱦᱟᱜ ᱡᱟᱦᱟᱸᱭ ᱜᱮ ᱯᱟᱲᱦᱟᱣ ᱨᱮ ᱯᱷᱳᱠᱟᱥ ᱮᱢ ᱞᱟᱹᱜᱤᱫ ᱛᱚ ᱧᱮᱞ ᱦᱩᱭᱩᱜᱼᱟ ᱟᱜᱟᱢᱤ ᱫᱤᱱ ᱨᱮ ᱪᱮᱫ ᱞᱮᱠᱟ ᱥᱟᱠᱥᱮᱥᱚᱜ ᱠᱟᱱᱟ ᱥᱮ ᱵᱟᱝᱟ ᱠᱤᱱᱛᱩ ᱱᱤᱱᱟᱹᱜ ᱢᱟᱧ ᱞᱟᱹᱭ ᱫᱟᱲᱮᱭᱟᱜᱼᱟ ᱠᱤ ᱪᱷᱩᱴᱟᱹᱣ ᱡᱩᱫᱤᱧ ᱵᱮᱥ ᱞᱮᱠᱟ ᱱᱚᱝᱠᱟ ᱜᱮ ᱪᱷᱩᱴᱟᱹᱣ ᱨᱤᱧ ᱛᱟᱦᱮᱱ ᱠᱷᱟᱱ ᱫᱚ ᱱᱟᱦᱟᱜ ᱥᱟᱠᱥᱮᱥ ᱫᱚᱧ ᱥᱟᱠᱥᱮᱥᱚᱜ ᱜᱮᱭᱟ ᱪᱮᱫᱟᱜ ᱥᱮ ᱱᱚᱣᱟ ᱫᱚ ᱤᱧᱟᱹᱜ ᱤᱱᱟᱨ ᱯᱷᱤᱞᱤᱝᱥ ᱠᱟᱱᱟ ᱤᱧ ᱩᱭᱦᱟᱹᱨᱟᱹᱧ ᱚᱱᱛᱚᱨ ᱠᱷᱚᱱᱟᱜ ᱠᱤ ᱦᱚᱸ ᱤᱧ ᱥᱟᱠᱥᱮᱥ ᱧᱟᱢ ᱥᱟᱱᱟ ᱟᱠᱟᱫᱤᱧᱟᱹ ᱢᱟᱱᱮ ᱥᱟᱠᱥᱮᱥ ᱟᱛᱮᱧ ᱫᱮᱠᱷᱟᱣ ᱜᱮᱭᱟ ᱛᱚ ᱢᱤᱢᱤᱫ ᱡᱚᱠᱷᱟᱡ ᱟᱹᱰᱤᱜᱟᱱ ᱱᱮᱜᱮᱴᱤᱵᱽ ᱠᱚᱢᱮᱱᱴ ᱦᱚᱸ ᱦᱤᱡᱩᱜ ᱜᱮᱭᱟ ᱤᱧᱟᱹᱜ ᱵᱷᱤᱰᱤᱭᱳ ᱨᱮ ᱛᱚ ᱧᱮᱞ ᱜᱤᱭᱟᱹᱧ ᱟᱨ ᱩᱱᱟᱹᱜ ᱫᱤᱱ ᱫᱚ ᱢᱟᱱᱮ ᱦᱚᱲ ᱡᱩᱫᱤ ᱡᱟᱦᱟᱸᱭ ᱡᱟᱦᱟᱱᱟᱜ ᱱᱮᱜᱮᱴᱤᱵᱽ ᱠᱚ ᱢᱮᱱ ᱠᱷᱟᱱ ᱫᱚ ᱢᱚᱱᱮ ᱟᱹᱰᱤ ᱡᱳᱨ ᱵᱟᱹᱲᱤᱡᱚᱜ ᱛᱤᱧ ᱛᱟᱦᱮᱸᱫ ᱛᱚ ᱱᱤᱱᱟᱹᱜ ᱫᱤᱱ ᱵᱷᱤᱰᱤᱭᱳ ᱵᱮᱱᱟᱣ ᱵᱷᱤᱛᱤᱨ ᱨᱮ ᱟᱹᱰᱤᱜᱟᱱ ᱡᱤᱱᱤᱥᱤᱧ ᱪᱮᱫ ᱠᱮᱭᱟ ᱱᱮᱜᱮᱴᱤᱵᱽ ᱠᱚᱢᱮᱱᱴᱥ ᱠᱚ ᱤᱜᱽᱱᱳᱨ ᱦᱚᱸᱧ ᱪᱮᱫ ᱠᱮᱭᱟ ᱟᱨ ᱚᱱᱟ ᱥᱟᱶᱛᱮ ᱟᱹᱛᱩ ᱚᱲᱟᱜ ᱠᱚᱨᱮᱱᱟᱜ ᱱᱮᱜᱮᱴᱤᱵᱽ ᱨᱚᱲ ᱠᱚᱦᱚᱸᱧ ᱤᱜᱽᱱᱳᱨ ᱠᱮᱭᱟ ᱪᱮᱫᱟᱜ ᱥᱮ ᱵᱟᱹᱦᱩ ᱠᱩᱲᱤᱭᱟᱛᱮ ᱠᱚᱞᱮᱡᱽ ᱠᱚᱢ ᱪᱟᱞᱟᱜᱼᱟ ᱟᱨ ᱚᱱᱟ ᱠᱚ ᱤᱫᱤᱭᱟᱛᱮ ᱦᱚᱸ ᱟᱹᱰᱤ ᱜᱟᱱ ᱦᱚᱲ ᱠᱚ ᱨᱚᱲᱟ ᱚᱱᱟ ᱥᱟᱶᱛᱮ ᱤᱧ ᱢᱟ ᱤᱭᱩᱴᱩᱵᱽ ᱵᱷᱤᱰᱭᱳᱧ ᱠᱚᱨᱟᱣᱮᱫᱼᱟ ᱛᱚ ᱞᱟᱹᱭ ᱞᱮᱠᱷᱟᱱ ᱱᱚᱣᱟ ᱫᱚ ᱟᱵᱚ ᱥᱳᱥᱟᱭᱤᱴᱤ ᱨᱮᱱᱟᱜ ᱯᱩᱨᱟᱹ ᱮᱜᱮᱱᱥᱴ ᱠᱟᱱᱟ ᱪᱮᱫᱟᱜ ᱥᱮ ᱢᱮᱨᱮᱡᱽ ᱟᱛᱮᱫ ᱦᱚᱸ ᱢᱮᱨᱮᱡᱽ ᱞᱟᱭᱤᱯᱷ ᱞᱮᱠᱟ ᱵᱟᱹᱧ ᱠᱚᱨᱟᱣᱮᱫᱼᱟ ᱢᱟᱱᱮ ᱯᱩᱨᱟᱹ ᱦᱟᱣᱩᱥ ᱚᱣᱟᱭᱤᱯᱷ ᱠᱟᱛᱮᱫ ᱦᱚᱸ ᱵᱟᱹᱪᱩᱜ ᱤᱧᱟᱹ ᱟᱨ ᱟᱹᱰᱤ ᱜᱟᱱ ᱡᱟᱦᱟᱱᱟᱜ ᱵᱩᱰᱤ ᱮᱨᱟ ᱠᱚ ᱢᱮᱱᱟᱜ ᱠᱚᱣᱟ ᱞᱟᱹᱭ ᱞᱮᱠᱷᱟᱱ ᱫᱚ ᱟᱹᱰᱤ ᱢᱟᱨᱮ ᱯᱩᱨᱱᱚ ᱩᱱᱠᱩ ᱦᱚᱸ ᱟᱠᱚᱣᱟᱜ ᱢᱚᱱᱮ ᱨᱮ ᱟᱹᱰᱤ ᱜᱟᱱ ᱫᱷᱟᱫᱚᱥ ᱦᱤᱡᱩᱜᱼᱟ ᱦᱮᱸ ᱥᱮ ᱠᱤᱱᱛᱩ ᱥᱟᱹᱨᱤ ᱠᱟᱛᱷᱟ ᱦᱩᱭᱩᱜ ᱠᱟᱱᱟ ᱟᱞᱮ ᱟᱹᱛᱩ ᱨᱮᱫᱚ ᱱᱤᱛᱚᱜ ᱫᱷᱟᱹᱵᱤᱡ ᱫᱚ ᱱᱟᱜ ᱚᱱᱠᱟ ᱪᱮᱫ ᱦᱚᱸ ᱵᱟᱠᱚ ᱢᱮᱱ ᱠᱟᱹᱫᱤᱧᱟ ᱠᱚ ᱠᱤᱱᱛᱩ ᱦᱚᱸ ᱠᱤᱪᱷᱤ ᱢᱤᱫ ᱵᱟᱨ ᱦᱚᱲ ᱡᱟᱦᱟᱸᱭ ᱜᱟᱱᱚᱜ ᱞᱮᱠᱟᱱ ᱠᱚ ᱫᱚ ᱱᱟᱜ ᱜᱚᱲᱚᱢ ᱦᱚᱲ ᱠᱚᱫᱚ ᱠᱚ ᱞᱟᱸᱫᱟ ᱵᱟᱲᱟ ᱠᱟᱹᱫᱤᱧᱟ ᱠᱚ ᱱᱚᱣᱟ ᱠᱚ ᱤᱫᱤᱭᱟᱛᱮ ᱠᱤᱱᱛᱩ ᱠᱤᱪᱷᱩ ᱫᱤᱱ ᱡᱟᱦᱟᱸ ᱢᱟᱱᱮ ᱱᱟᱣᱟ ᱱᱟᱣᱟ ᱛᱟᱦᱮᱸ ᱠᱟᱱ ᱥᱚᱢᱚᱭ ᱫᱚᱧ ᱦᱚᱲᱟᱜ ᱞᱟᱸᱫᱟ ᱨᱚᱲ ᱠᱚᱦᱚᱸ ᱦᱟᱹᱥᱩᱧ ᱛᱟᱦᱮᱱ ᱵᱟᱴ ᱱᱮᱛᱟᱨ ᱫᱚ ᱚᱱᱟ ᱠᱚᱫᱚ ᱵᱟᱝᱟ ᱪᱮᱫᱟᱜ ᱥᱮ ᱤᱧᱤᱧ ᱵᱟᱲᱟᱭᱟ ᱱᱚᱣᱟ ᱫᱚ ᱤᱧ ᱞᱟᱹᱜᱤᱫ ᱜᱤᱧ ᱠᱟᱹᱢᱤᱭᱮᱫᱼᱟ ᱤᱧᱟᱹᱜ ᱠᱮᱨᱤᱭᱟᱨ ᱞᱟᱹᱜᱤᱫ ᱜᱮ ᱟᱨ ᱡᱟᱦᱟᱸᱭ ᱜᱤᱫᱽᱨᱟᱹ ᱢᱮᱱᱟᱭ ᱛᱤᱧᱟᱹ ᱱᱤᱛᱚᱜ ᱴᱟᱭᱤᱢ ᱵᱟᱹᱧ ᱮᱢ ᱫᱟᱲᱮᱭᱟᱭ ᱠᱟᱱ ᱨᱮᱦᱚᱸ ᱩᱱᱤ ᱵᱮᱥ ᱛᱮ ᱡᱟᱦᱟᱸ ᱜᱤᱧ ᱠᱚᱨᱟᱣᱮᱫᱼᱟ ᱩᱱᱤᱭᱟᱜ ᱯᱷᱤᱭᱩᱪᱟᱨ ᱞᱟᱹᱜᱤᱫ ᱜᱤᱧ ᱠᱚᱨᱟᱣᱮᱫᱼᱟ ᱡᱮᱢᱚᱱ ᱩᱱᱤ ᱯᱷᱤᱭᱩᱪᱟᱨ ᱨᱮ ᱢᱟᱱᱮ ᱵᱮᱥ ᱛᱤᱧ ᱮᱢ ᱫᱟᱲᱮᱭᱟᱭ ᱢᱟ ᱡᱟᱦᱟᱱᱟᱜ ᱜᱮ ᱠᱷᱚᱡᱚᱜ ᱟᱭ ᱚᱱᱟᱧ ᱯᱩᱨᱟᱹᱣ ᱫᱟᱲᱮᱭᱟᱜ ᱛᱟᱭ ᱢᱟ ᱟᱡᱟᱜ ᱠᱩᱠᱢᱩ ᱯᱩᱨᱟᱹᱜ ᱨᱮ ᱮᱴᱠᱮᱴᱚᱬᱮ ᱟᱞᱚ ᱵᱮᱱᱟᱜ ᱢᱟ ᱯᱷᱟᱭᱱᱮᱱᱥᱤᱭᱟᱞ ᱠᱚᱱᱰᱤᱥᱚᱱ ᱠᱚ ᱟᱨ ᱤᱧ ᱠᱷᱩᱫ ᱤᱧ ᱯᱷᱮᱥ ᱟᱠᱟᱫᱟ ᱯᱷᱟᱭᱱᱮᱱᱥᱤᱭᱟᱞ ᱠᱚᱱᱰᱤᱥᱚᱱ ᱠᱷᱟᱹᱛᱤᱨ ᱛᱮ ᱮᱰᱩᱠᱮᱥᱚᱱ ᱨᱮ ᱤᱧᱟᱹᱜ ᱵᱟᱫᱷᱟ ᱟᱠᱟᱱᱟ ᱛᱳ ᱚᱱᱟ ᱠᱷᱟᱹᱛᱤᱨ ᱤᱧ ᱥᱚᱵᱽ ᱦᱚᱲᱤᱧ ᱪᱮᱥᱴᱟᱭᱟ ᱠᱤ ᱤᱧ ᱱᱤᱱᱟᱹᱜ ᱤᱱᱰᱤᱯᱮᱱᱰᱮᱱᱴ ᱤᱧ ᱵᱮᱱᱟᱜ ᱢᱟ ᱠᱤ ᱤᱧᱤᱡ ᱦᱚᱯᱚᱱ ᱮᱨᱟ ᱡᱟᱦᱟᱱᱟᱜ ᱚᱞ ᱯᱟᱲᱦᱟᱣ ᱥᱟᱱᱟᱭᱮᱭᱟ ᱠᱤ ᱡᱟᱦᱟᱱᱟᱜ ᱤᱫᱤ ᱠᱟᱛᱮᱫ ᱠᱮᱨᱤᱭᱟᱨ ᱵᱮᱱᱟᱣ ᱥᱟᱱᱟᱭᱮᱭᱟ ᱤᱧ ᱡᱟᱦᱟᱱᱟᱜ ᱵᱟᱝ ᱨᱮᱦᱚᱸ ᱟᱡ ᱦᱟᱱᱰᱨᱮᱰ ᱯᱟᱨᱥᱮᱱᱴ ᱡᱩᱫᱤ ᱮᱯᱷᱳᱨᱴᱥ ᱮ ᱮᱢ ᱮᱫᱟᱭ ᱤᱧ ᱟᱡ ᱤᱠᱩᱯᱢᱮᱱᱴ ᱠᱚ ᱠᱤ ᱟᱡ ᱯᱷᱟᱭᱱᱮᱱᱥᱤᱭᱟᱞᱤ ᱦᱮᱞᱯ ᱤᱧ ᱮᱢ ᱫᱟᱲᱮᱭᱟᱭ ᱢᱟ ᱟᱡ ᱥᱟᱯᱳᱨᱴ ᱫᱟᱲᱮᱭᱟᱭ ᱢᱟᱹᱧ ᱟᱨ ᱵᱟᱝᱠᱷᱟᱱ ᱫᱚ ᱡᱩᱫᱤ ᱯᱷᱟᱭᱱᱮᱱᱥᱤᱭᱟᱞ ᱵᱟᱝ ᱛᱟᱦᱮᱱ ᱛᱟᱵᱚᱱᱟ ᱥᱟᱯᱳᱨᱴ ᱵᱟᱵᱚ ᱫᱟᱲᱮᱭᱟᱠᱚᱣᱟ ᱜᱤᱫᱽᱨᱟᱹ ᱟᱵᱚᱣᱟᱜ ᱤᱪᱪᱷᱟ ᱵᱟᱭ ᱛᱟᱦᱮᱱᱟ ᱡᱮ ᱜᱤᱫᱽᱨᱟᱹ ᱦᱟᱸᱜ ᱢᱚᱱᱮ ᱨᱟᱹᱯᱩᱫ ᱮᱱᱛᱮ ᱨᱮᱦᱚᱸ ᱟᱵᱚ ᱵᱟᱫᱽᱫᱷᱚ ᱛᱮᱵᱚᱱ ᱢᱮᱱᱟ ᱱᱚᱣᱟ ᱫᱚ ᱟᱞᱚᱢ ᱠᱚᱨᱟᱣᱟ ᱟᱨ ᱪᱮᱫᱟᱜ ᱥᱮ ᱯᱩᱭᱥᱟᱹ ᱵᱟᱹᱪᱩᱜ ᱟᱱᱟ ᱛᱚ ᱜᱤᱫᱽᱨᱟᱹ ᱦᱚᱸ ᱤᱪᱪᱷᱟᱹ ᱛᱟᱦᱮᱱ ᱨᱮᱦᱚᱸ ᱥᱚ ᱛᱮ ᱟᱵᱚ ᱚᱱᱟ ᱵᱚᱱ ᱢᱟᱱᱟᱭᱮᱭᱟ ᱛᱚ ᱚᱱᱟ ᱠᱚ ᱠᱚᱱᱰᱤᱥᱚᱱ ᱟᱞᱚ ᱦᱤᱡᱩᱜ ᱢᱟ ᱞᱟᱭᱤᱯᱷ ᱨᱮ ᱚᱱᱟ ᱠᱷᱟᱹᱛᱤᱨ ᱛᱮ ᱢᱟᱱᱮ ᱪᱷᱩᱴᱟᱹᱣ ᱦᱩᱭ ᱠᱟᱱᱟ ᱛᱚ ᱡᱟᱦᱟᱸᱭ ᱠᱚ ᱡᱩᱫᱤ ᱢᱟᱱᱮ ᱞᱟᱭᱤᱯᱷ ᱨᱮ ᱟᱯᱮ ᱨᱮᱱ ᱡᱚᱴᱟᱣ ᱠᱚ ᱠᱤ ᱟᱯᱮ ᱥᱟᱞᱟᱜ ᱯᱟᱲᱦᱟᱣ ᱦᱚᱲ ᱠᱚ ᱡᱟᱦᱟᱸᱭ ᱠᱚ ᱠᱤ ᱱᱤᱛᱚᱜ ᱫᱚᱠᱚ ᱥᱟᱠᱥᱮᱥ ᱦᱩᱭ ᱠᱟᱱᱟ ᱠᱤᱱᱛᱩ ᱟᱯᱮ ᱠᱷᱚᱱᱟᱜ ᱫᱚ ᱢᱟᱱᱮ ᱚᱞᱚᱜ ᱯᱟᱲᱦᱟᱣ ᱨᱮᱦᱚᱸ ᱩᱱᱟᱹᱜ ᱵᱮᱥ ᱵᱟᱠᱚ ᱛᱟᱦᱮᱸ ᱠᱟᱱᱟ ᱠᱤᱱᱛᱩ ᱩᱱᱠᱩ ᱫᱚ ᱥᱟᱠᱥᱮᱥ ᱦᱩᱭ ᱠᱟᱱᱟ ᱠᱚ ᱢᱟᱱᱮ ᱥᱮᱴᱮᱞ ᱦᱩᱭ ᱠᱟᱱᱟ ᱠᱚ ᱪᱟᱹᱠᱨᱤ ᱠᱚ ᱧᱟᱢ ᱦᱩᱭ ᱠᱟᱜᱼᱟ ᱠᱚ ᱛᱚ ᱩᱱᱠᱩ ᱧᱮᱞ ᱛᱮ ᱟᱯᱮ ᱥᱟᱨᱟ ᱜᱷᱟᱹᱲᱤᱡ ᱡᱩᱫᱤ ᱯᱮ ᱠᱚᱢᱯᱮᱭᱟᱨᱚᱜ ᱠᱟᱱᱟ ᱱᱤᱡᱮ ᱜᱮ ᱟᱞᱚ ᱯᱮ ᱠᱚᱢᱯᱮᱭᱟᱨᱚᱜᱼᱟ ᱪᱮᱫᱟᱜ ᱥᱮ ᱢᱟᱹᱱᱢᱤᱭᱟᱜ ᱫᱚ ᱧᱮᱞ ᱫᱚ ᱡᱷᱚᱛᱚ ᱦᱚᱲ ᱥᱚᱢᱟᱱ ᱜᱮᱵᱚᱱ ᱧᱮᱞᱚᱜᱼᱟ ᱡᱷᱚᱛᱚ ᱦᱚᱲᱟᱜ ᱠᱟᱹᱢᱤ ᱠᱟᱡᱽ ᱦᱚᱸ ᱥᱚᱢᱟᱱ ᱜᱮᱭᱟ ᱡᱚᱢᱼᱧᱩ ᱦᱚᱨᱚᱜ ᱵᱟᱸᱫᱮ ᱡᱚᱛᱚ ᱦᱚᱲᱟᱜ ᱥᱚᱢᱟᱱ ᱜᱮᱭᱟ ᱢᱟᱱᱮ ᱤᱱᱠᱟᱹ ᱜᱮ ᱱᱟᱦᱟᱜ ᱡᱤᱵᱚᱱ ᱡᱟᱯᱚᱱ ᱯᱨᱚᱱᱟᱞᱤ ᱛᱟᱵᱚᱱ ᱫᱚ ᱢᱮᱱᱠᱷᱟᱱ ᱡᱚᱛᱚ ᱦᱚᱲᱟᱜ ᱯᱚᱨᱤᱥᱛᱷᱤᱛᱤ ᱵᱷᱤᱱᱟᱹ ᱜᱮᱛᱟ ᱵᱚᱱᱟ ᱦᱩᱭ ᱫᱚ ᱦᱩᱭ ᱫᱟᱲᱮᱭᱟᱜᱼᱟ ᱟᱡ ᱚᱱᱩᱠᱩᱞ ᱯᱚᱨᱤᱥᱛᱷᱤᱛᱤ ᱧᱟᱢ ᱠᱮᱫ ᱛᱮ ᱞᱚᱜᱚᱱᱮ ᱨᱟᱠᱟᱵ ᱮᱱᱟᱭ ᱞᱚᱜᱚᱱᱮ ᱥᱮᱴᱮᱞ ᱮᱱᱟᱭ ᱟᱨ ᱟᱢᱟᱜ ᱫᱚ ᱵᱤᱯᱚᱨᱤᱛ ᱯᱚᱨᱤᱥᱛᱷᱤᱛᱤ ᱪᱟᱹᱞᱩ ᱟᱠᱟᱱ ᱠᱷᱟᱹᱛᱤᱨ ᱱᱤᱛᱚᱜ ᱦᱚᱸ ᱟᱢ ᱚᱱᱟ ᱥᱤᱪᱩᱭᱮᱥᱚᱱ ᱨᱮᱜᱮᱢ ᱡᱷᱟᱹᱞᱤ ᱫᱚᱦᱚ ᱟᱠᱟᱱᱟ ᱟᱨ ᱡᱚᱛᱚ ᱠᱷᱚᱱᱟᱜ ᱵᱮᱥ ᱠᱟᱛᱷᱟ ᱱᱚᱣᱟ ᱦᱩᱭᱩᱜ ᱠᱟᱱᱟ ᱠᱤ ᱩᱱᱟᱹᱜ ᱥᱤᱪᱩᱭᱮᱥᱚᱱ ᱨᱮ ᱟᱢ ᱯᱟᱲᱟᱣ ᱛᱩᱞᱩᱡ ᱦᱚᱸ ᱱᱤᱛᱚᱜ ᱫᱷᱟᱹᱵᱤᱡ ᱦᱚᱸ ᱩᱰᱩᱜ ᱨᱮᱱᱟᱜ ᱮᱢ ᱪᱮᱥᱴᱟᱭᱮᱫᱼᱟ ᱟᱨ ᱱᱚᱣᱟ ᱜᱮᱛᱟᱢ ᱟᱢᱟᱜ ᱫᱚ ᱢᱟᱱᱮ ᱥᱮᱞᱯᱷ ᱠᱚᱱᱯᱷᱤᱰᱮᱱᱴ ᱛᱟᱢ ᱫᱚ ᱡᱮ ᱤᱧ ᱱᱚᱣᱟ ᱠᱚᱨᱮ ᱠᱷᱚᱱᱟᱜ ᱤᱧ ᱩᱰᱩᱜ ᱫᱟᱲᱮᱭᱟᱜᱼᱟ ᱟᱨ ᱤᱧᱟᱹᱜ ᱦᱚᱸ ᱯᱷᱤᱭᱩᱪᱟᱨ ᱤᱧ ᱵᱮᱱᱟᱣ ᱫᱟᱲᱮᱭᱟᱜᱼᱟ ᱛᱚ ᱡᱩᱫᱤ ᱟᱢ ᱟᱢᱟᱜ ᱥᱤᱪᱩᱭᱮᱥᱚᱱ ᱨᱮ ᱯᱷᱟᱥᱟᱣ ᱛᱩᱞᱩᱡ ᱦᱚᱸ ᱩᱰᱩᱜ ᱥᱟᱱᱟᱭᱮᱫ ᱢᱮᱜᱮᱭᱟ ᱛᱚᱠᱷᱚᱱ ᱫᱚ ᱟᱹᱰᱤ ᱢᱟᱨᱟᱝ ᱢᱟᱱᱮ ᱟᱢ ᱱᱤᱡᱮᱜᱮ ᱥᱟᱨᱦᱟᱣ ᱫᱚᱨᱠᱟᱨ ᱟᱨ ᱱᱚᱛᱮ ᱯᱮ ᱧᱮᱞ ᱫᱟᱲᱮᱭᱟᱜ ᱠᱟᱱᱟ ᱡᱷᱚᱛᱚ ᱦᱩᱲᱩ ᱡᱟᱦᱟᱸ ᱛᱤᱱᱟᱹᱜ ᱚᱱᱛᱮ ᱨᱮ ᱜᱟᱫᱟ ᱞᱮᱱ ᱛᱟᱦᱮᱱ ᱚᱱᱟ ᱠᱚᱢᱟᱞᱮ ᱵᱤᱸᱰᱟᱹ ᱠᱚᱢᱟᱞᱮ ᱜᱟᱫᱟ ᱪᱟᱵᱟ ᱠᱮᱫ ᱛᱟᱞᱮ ᱵᱤᱸᱰᱟᱹᱧ ᱞᱮᱫᱼᱟ ᱟᱹᱴᱤ ᱠᱚᱢᱟ ᱛᱳ ᱱᱚᱰᱮ ᱡᱟᱦᱟᱸ ᱛᱤᱱᱟᱹᱜ ᱧᱩᱨ ᱠᱟᱱᱟ ᱦᱩᱲᱩ ᱢᱚᱬᱮ ᱵᱚᱥᱛᱟ ᱜᱟᱱ ᱫᱚ ᱧᱩᱨ ᱠᱟᱱᱟ ᱢᱟᱱᱮ ᱫᱟᱞ ᱦᱚᱸ ᱵᱟᱭ ᱦᱩᱭᱩᱜᱼᱟ ᱵᱟᱨ ᱯᱮ ᱪᱟᱸᱫᱚ ᱨᱮᱱᱟᱜ ᱫᱚ ᱯᱩᱨᱟᱹ ᱠᱷᱚᱨᱪᱟ ᱛᱟᱞᱮ ᱫᱚ ᱩᱰᱩᱠ ᱟᱠᱟᱱᱟ ᱛᱳ ᱦᱟᱥᱵᱮᱱᱰ ᱱᱚᱛᱮᱨᱮ ᱦᱮᱞᱯ ᱤᱧ ᱠᱟᱱᱟᱭ ᱟᱨ ᱚᱱᱟ ᱠᱚᱜᱮᱞᱤᱧ ᱥᱟᱢᱴᱟᱣ ᱠᱟᱜ ᱠᱟᱱᱟᱞᱤᱧ ᱦᱚᱸ ᱱᱤᱱᱟᱹᱜ ᱠᱩᱥᱤᱧ ᱵᱩᱡᱷᱟᱹᱣᱟ ᱠᱤ ᱡᱟᱦᱟᱱᱟᱜ ᱛᱮᱫᱚ ᱞᱤᱧ ᱠᱷᱟᱴᱚ ᱜᱮᱭᱟ ᱢᱮᱱᱠᱷᱟᱱ ᱟᱹᱞᱤᱧ ᱵᱷᱤᱛᱨᱤ ᱨᱮ ᱟᱱᱰᱟᱨᱥᱴᱮᱱᱰᱤᱝ ᱵᱮᱥ ᱢᱮᱱᱟᱜᱼᱟ ᱟᱨ ᱱᱤᱭᱟᱹ ᱦᱚᱸ ᱤᱧ ᱞᱟᱹᱜᱤᱫ ᱢᱤᱫᱴᱟᱝ ᱵᱞᱮᱥᱤᱝ ᱞᱮᱠᱟ ᱵᱟᱠᱷᱟᱱ ᱟᱹᱰᱤᱜᱟᱱ ᱠᱩᱲᱤ ᱦᱚᱯᱚᱱ ᱢᱮᱱᱟᱜ ᱠᱚᱣᱟ ᱠᱤ ᱱᱤᱡᱮᱨ ᱯᱟᱨᱴᱱᱟᱨ ᱟᱜ ᱥᱟᱯᱳᱨᱴ ᱦᱚᱸ ᱵᱟᱠᱚ ᱧᱟᱢ ᱟᱠᱚ ᱟᱨ ᱯᱟᱨᱴᱱᱟᱨ ᱟᱜ ᱥᱟᱯᱳᱨᱴ ᱵᱟᱠᱚ ᱧᱟᱢ ᱠᱷᱟᱹᱛᱤᱨ ᱛᱮ ᱥᱤᱪᱩᱭᱮᱥᱚᱱ ᱥᱟᱞᱟᱜ ᱯᱷᱟᱭᱤᱴ ᱵᱟᱠᱚ ᱫᱟᱲᱮᱭᱟᱜᱼᱟ ᱠᱚ ᱟᱨ ᱱᱤᱡᱮᱨᱟᱜ ᱠᱮᱨᱤᱭᱟᱨ ᱵᱟᱠᱚ ᱵᱮᱱᱟᱣ ᱫᱟᱲᱮᱭᱟᱜᱼᱟ ᱠᱚ ᱠᱤᱱᱛᱩ ᱱᱤᱱᱟᱹᱜ ᱠᱩᱥᱤᱧ ᱵᱩᱡᱷᱟᱹᱣᱟ ᱠᱤ ᱦᱚᱸ ᱟᱹᱞᱤᱧ ᱵᱷᱤᱛᱤᱨ ᱨᱮ ᱟᱹᱰᱤ ᱵᱮᱥ ᱟᱱᱰᱟᱨᱥᱴᱮᱱᱰᱤᱝ ᱢᱮᱱᱟᱜᱼᱟ ᱠᱤ ᱵᱟᱱᱟ ᱦᱚᱲ ᱵᱟᱱᱟ ᱦᱚᱲ ᱜᱮᱞᱤᱧ ᱥᱟᱯᱳᱨᱴ ᱫᱟᱲᱮᱭᱟᱞᱤᱧ ᱠᱟᱱᱟ ᱤᱢᱳᱥᱳᱱᱟᱞᱤ ᱟᱨ ᱤᱱᱟᱹᱜᱮ ᱪᱟᱸᱫᱚ ᱵᱚᱸᱜᱟ ᱴᱷᱮᱱ ᱥᱟᱨᱟ ᱜᱷᱟᱹᱲᱤᱡ ᱢᱟᱱᱮ ᱛᱷᱮᱝᱠ ᱯᱷᱩᱞ ᱞᱤᱧ ᱛᱟᱦᱮᱱᱟ ᱡᱟ ᱦᱳᱠ ᱡᱟᱦᱟᱱᱟᱜ ᱪᱟᱸᱫᱚ ᱵᱚᱸᱜᱟ ᱞᱟᱭᱤᱯᱷ ᱨᱮ ᱵᱟᱭ ᱮᱢ ᱠᱟᱹᱫᱤᱧ ᱨᱮᱦᱚᱸ ᱱᱤᱡᱮ ᱥᱴᱨᱚᱜᱚᱞ ᱟᱛᱮᱫ ᱛᱤᱸᱜᱩ ᱨᱮᱱᱟᱜ ᱫᱟᱲᱮ ᱥᱟᱦᱚᱥ ᱮᱢ ᱠᱟᱹᱫᱤᱧᱟ ᱚᱱᱟ ᱥᱟᱶᱛᱮ ᱚᱱᱟ ᱥᱟᱦᱚᱥ ᱵᱟᱲᱦᱟᱣ ᱫᱚᱦᱚ ᱞᱟᱹᱜᱤᱫ ᱚᱱᱠᱟᱱᱤᱡ ᱜᱮ ᱢᱤᱫᱴᱟᱝ ᱦᱚᱲ ᱮᱢ ᱠᱟᱫᱮᱭᱟᱭ ᱤᱧᱟᱹᱜ ᱞᱟᱭᱤᱯᱷ ᱨᱮ ᱡᱟᱦᱟᱸᱭ ᱠᱤ ᱤᱧ ᱥᱟᱯᱳᱨᱴᱤᱧ ᱠᱟᱱᱟᱭ ᱤᱧᱟᱹᱜ ᱢᱚᱱᱮᱨ ᱠᱟᱛᱷᱟᱭ ᱵᱩᱡᱷᱟᱹᱣ ᱫᱟᱲᱮᱭᱟᱜ ᱠᱟᱱᱟᱭ ᱟᱨ ᱤᱧ ᱜᱚᱲᱚᱣᱟᱹᱧ ᱠᱟᱱᱟᱭ ᱟᱹᱰᱤ ᱢᱳᱴᱤᱵᱷᱮᱴᱚᱜ ᱠᱟᱱᱟᱭ ᱢᱳᱴᱤᱵᱷᱮᱴᱤᱧᱟᱭ ᱛᱚ ᱴᱟᱠᱟ ᱯᱩᱭᱥᱟᱹ ᱫᱚ ᱢᱟᱨᱟᱝ ᱡᱤᱱᱤᱥ ᱫᱚ ᱵᱟᱝ ᱠᱟᱱᱟ ᱢᱤᱫᱴᱟᱝ ᱵᱮᱥ ᱦᱚᱲ ᱡᱩᱫᱤ ᱟᱢᱟᱜ ᱞᱟᱭᱤᱯᱷ ᱨᱮ ᱢᱮᱱᱟᱭ ᱠᱷᱟᱱ ᱫᱚ ᱡᱷᱚᱛᱚᱱᱟᱜ ᱜᱮ ᱴᱷᱤᱠ ᱜᱮ ᱪᱟᱹᱞᱩᱜ ᱛᱟᱢᱟ ᱟᱨ ᱦᱚᱸ ᱛᱷᱚᱲᱟ ᱵᱚᱦᱚᱛ ᱠᱷᱟᱨᱟᱯ ᱟᱫᱚᱛ ᱦᱚᱸ ᱢᱮᱱᱟᱜ ᱛᱟᱭᱟ ᱵᱤᱴᱤᱭᱟᱜ ᱤᱭᱟᱹ ᱠᱷᱟᱡ ᱡᱮᱢᱚᱱ ᱠᱤ ᱮᱞᱠᱳᱦᱚᱞ ᱠᱚ ᱦᱟᱛᱟᱣ ᱜᱮᱭᱟᱭ ᱢᱟᱱᱮ ᱡᱟᱦᱟᱱᱟᱜ ᱫᱤᱱ ᱫᱚ ᱵᱟᱝᱟ ᱠᱤᱱᱛᱩ ᱠᱮᱵᱮ ᱠᱮᱵᱮ ᱚᱱᱠᱟ ᱛᱚ ᱚᱱᱟ ᱠᱚᱫᱚ ᱥᱟᱭᱤᱰ ᱨᱮ ᱫᱚᱦᱚ ᱫᱚᱨᱠᱟᱨ ᱡᱷᱚᱛᱚ ᱡᱤᱱᱤᱥ ᱤᱧ ᱦᱚᱸ ᱵᱟᱹᱧ ᱤᱭᱟᱹᱭᱟ ᱠᱤ ᱢᱤᱫᱴᱟᱝ ᱦᱚᱲ ᱯᱩᱨᱟᱹ ᱯᱟᱨᱯᱷᱮᱠᱴ ᱜᱮ ᱛᱟᱦᱮᱱᱟᱭ ᱟᱨ ᱩᱱᱤ ᱟᱢᱤᱡ ᱮ ᱦᱩᱭᱩᱜᱼᱟ ᱡᱟᱦᱟᱸ ᱛᱤᱱᱟᱹᱜ ᱫᱩᱱᱤᱭᱟᱹ ᱨᱮ ᱦᱚᱲ ᱢᱮᱱᱟᱜ ᱠᱚᱣᱟ ᱡᱷᱚᱛᱚ ᱦᱚᱲ ᱴᱷᱮᱱ ᱜᱮ ᱠᱤᱪᱷᱤ ᱱᱟ ᱠᱤᱪᱷᱤ ᱠᱷᱟᱨᱟᱯ ᱜᱩᱱ ᱦᱚᱸ ᱛᱟᱦᱮᱱ ᱜᱮᱭᱟ ᱛᱚ ᱵᱮᱥᱟᱜ ᱜᱮᱵᱚᱱ ᱧᱮᱞ ᱢᱟ ᱵᱟᱹᱲᱤᱡᱟᱜ ᱫᱚᱵᱚᱱ ᱢᱟᱱᱮ ᱚᱬᱚᱫᱮᱠᱷᱟ ᱜᱤᱰᱤ ᱠᱟᱜ ᱢᱟ ᱟᱨ ᱵᱟᱝᱠᱷᱟᱱ ᱫᱚ ᱡᱩᱫᱤ ᱥᱟᱵ ᱫᱚᱦᱚᱭᱟᱢ ᱠᱤ ᱤᱱᱟᱹ ᱠᱚ ᱡᱤᱱᱤᱥ ᱠᱚᱜᱮ ᱟᱹᱰᱤᱜᱟᱱ ᱞᱟᱭᱤᱯᱷ ᱨᱮ ᱤᱯᱷᱮᱠᱴ ᱯᱟᱲᱟᱜᱼᱟ ᱚᱱᱟ ᱥᱟᱶᱛᱮ ᱤᱧ ᱢᱳᱴᱤᱵᱷᱮᱴ ᱞᱟᱹᱜᱤᱫ ᱤᱧ ᱥᱩᱨ ᱨᱮ ᱢᱤᱫᱴᱟᱝ ᱤᱧᱤᱡ ᱦᱩᱰᱤᱧ ᱧᱚᱜᱤᱡ ᱜᱤᱫᱽᱨᱟᱹ ᱢᱮᱱᱟᱭᱟ ᱡᱟᱦᱟᱸᱭ ᱤᱫᱤ ᱠᱟᱛᱮ ᱜᱮ ᱱᱤᱛᱚᱜ ᱢᱟᱱᱮᱧ ᱱᱚᱣᱟ ᱠᱚ ᱡᱤᱱᱤᱥ ᱠᱚᱨᱟᱣ ᱫᱟᱲᱮᱭᱟᱜ ᱠᱟᱹᱱᱟᱹᱧ ᱵᱟᱝᱠᱷᱟᱱ ᱩᱱᱟᱹᱜ ᱠᱚᱱᱯᱷᱤᱰᱮᱱᱥ ᱵᱟᱭ ᱛᱟᱦᱮᱸ ᱠᱟᱱ ᱛᱤᱧᱟᱹ ᱡᱚᱠᱷᱚᱱ ᱤᱧ ᱢᱮᱨᱮᱡᱽ ᱯᱚᱨᱮᱧ ᱦᱮᱡ ᱮᱱᱟ ᱠᱤ ᱠᱮᱨᱤᱭᱚᱨ ᱤᱧ ᱵᱮᱱᱟᱣᱟ ᱚᱱᱟ ᱥᱟᱦᱚᱥ ᱵᱟᱭ ᱛᱟᱦᱮᱸ ᱠᱟᱱ ᱛᱤᱧᱟᱹ ᱚᱲᱟᱜ ᱨᱮ ᱞᱟᱹᱭ ᱨᱮᱱᱟᱜ ᱠᱤᱱᱛᱩ ᱵᱤᱴᱤ ᱦᱩᱭ ᱯᱚᱨᱮ ᱜᱮ ᱚᱱᱟ ᱥᱟᱦᱚᱥ ᱠᱚ ᱦᱮᱡ ᱮᱱ ᱛᱤᱧᱟᱹ ᱟᱨ ᱠᱮᱨᱤᱭᱚᱨ ᱵᱮᱱᱟᱣ ᱞᱟᱹᱜᱤᱫ ᱤᱧ ᱪᱮᱥᱴᱟᱭᱮᱫᱼᱟ ᱛᱚ ᱠᱤᱱᱛᱩ ᱱᱤᱱᱟᱹᱜ ᱠᱟᱛᱷᱟᱧ ᱵᱟᱲᱟᱭᱟ ᱠᱤ ᱵᱮᱵᱤ ᱦᱩᱭ ᱞᱮᱱ ᱯᱚᱨᱮ ᱫᱚ ᱠᱟᱹᱡ ᱴᱟᱭᱤᱢ ᱰᱤᱵᱷᱟᱭᱤᱰᱚᱜᱼᱟ ᱟᱨ ᱟᱢ ᱱᱤᱡᱮᱨ ᱞᱟᱹᱜᱤᱫ ᱴᱟᱭᱤᱢ ᱵᱟᱢ ᱩᱰᱩᱠ ᱫᱟᱲᱮᱭᱟᱜᱼᱟ ᱯᱟᱲᱦᱟᱣ ᱞᱟᱹᱜᱤᱫ ᱵᱟᱢ ᱩᱰᱩᱠ ᱫᱟᱲᱮᱭᱟᱜᱼᱟ ᱚᱱᱟ ᱠᱷᱟᱹᱛᱤᱨ ᱡᱚᱛᱚ ᱠᱷᱚᱱᱟᱜ ᱵᱮᱥᱴᱚᱜᱼᱟ ᱡᱟᱦᱟᱸᱭ ᱠᱚ ᱱᱟᱣᱟ ᱱᱟᱣᱟ ᱯᱮ ᱢᱮᱨᱮᱡᱽ ᱠᱟᱜᱼᱟ ᱡᱩᱫᱤ ᱠᱮᱨᱤᱭᱚᱨ ᱵᱮᱱᱟᱣ ᱥᱟᱱᱟᱭᱮᱫ ᱯᱮ ᱠᱷᱟᱱ ᱫᱚ ᱵᱮᱵᱤ ᱫᱚ ᱛᱟᱭᱚᱢ ᱠᱚᱯᱮ ᱢᱟᱲᱟᱝ ᱟᱯᱮ ᱟᱯᱮᱭᱟᱜ ᱠᱮᱨᱤᱭᱚᱨ ᱵᱮᱱᱟᱣ ᱯᱮ ᱟᱨ ᱤᱧᱟᱹᱜ ᱠᱟᱛᱷᱟ ᱫᱚ ᱠᱟᱹᱴᱤᱡ ᱪᱩᱞᱩᱝ ᱵᱷᱤᱱᱟᱹ ᱜᱮᱭᱟ ᱪᱮᱫᱟᱜ ᱥᱮ ᱥᱤᱪᱩᱭᱮᱥᱚᱱ ᱚᱱᱠᱟ ᱜᱮ ᱤᱧᱟᱹᱜ ᱛᱟᱦᱮᱸ ᱠᱟᱱᱟ ᱤᱧ ᱩᱱᱟᱹᱜ ᱠᱚᱱᱯᱷᱤᱰᱮᱱᱴ ᱵᱟᱹᱧ ᱛᱟᱦᱮᱸ ᱠᱟᱱᱟ ᱟᱨ ᱚᱲᱟᱜ ᱨᱮ ᱞᱟᱹᱭ ᱨᱮᱱᱟᱜ ᱚᱱᱠᱟ ᱫᱤᱞ ᱫᱟᱲᱮ ᱵᱟᱭ ᱛᱟᱦᱮᱸ ᱠᱟᱱ ᱛᱤᱧᱟᱹ ᱠᱤᱱᱛᱩ ᱵᱮᱵᱤ ᱦᱩᱭ ᱯᱚᱨᱮ ᱮᱱᱮ ᱦᱮᱡ ᱠᱟᱱ ᱛᱤᱧᱟᱹ